ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱛᱮᱦᱮᱧ ᱫᱚᱧ ᱞᱟᱹᱭ ᱟᱯᱮᱭᱟ ᱡᱮ ᱵᱟᱝᱞᱟ ᱛᱮ ᱟᱹ ᱪᱤᱠᱟᱹ ᱞᱮᱠᱟ ᱪᱤᱠᱟᱹ ᱞᱮᱠᱟ ᱛᱮᱵᱚᱱ ᱚᱞᱟ ᱛᱚ ᱵᱟᱝᱞᱟ ᱟᱠᱷᱚᱨ ᱨᱮ ᱟᱹ ᱫᱚ ᱵᱟᱹᱱᱩᱜᱼᱟ ᱮᱱᱛᱮ ᱨᱮᱦᱚᱸ ᱢᱮᱱᱟᱜ ᱠᱷᱟᱱ ᱢᱮᱱᱟᱜᱼᱟ ᱵᱟᱠᱷᱟᱱ ᱵᱟᱹᱱᱩᱜᱼᱟ ᱛᱚ ᱟᱵᱚ ᱟᱹ ᱵᱚᱱ ᱩᱪᱪᱟᱨᱚᱱᱟ ᱟᱵᱚᱣᱟᱜ ᱡᱚᱠᱷᱚᱱ ᱵᱚᱱ ᱨᱚᱲᱟ ᱟᱵᱚ ᱥᱟᱱᱛᱟᱲ ᱛᱮ ᱛᱚᱠᱷᱚᱱ ᱵᱚᱱ ᱟᱹ ᱵᱚᱱ ᱩᱪᱪᱟᱨᱚᱱᱟ ᱛᱚ ᱚᱱᱟᱜᱮ ᱵᱟᱝᱞᱟ ᱛᱮ ᱚᱞ ᱞᱟᱹᱜᱤᱫ ᱛᱮ ᱟᱵᱚ ᱠᱤᱵᱳᱨᱰ ᱨᱮᱱᱟᱜ ᱢᱤᱫᱴᱮᱱ ᱯᱨᱚᱭᱳᱡᱚᱱ ᱦᱩᱭᱩᱜ ᱛᱟᱵᱚᱱᱟ ᱮᱯᱞᱤᱠᱮᱥᱚᱱ ᱡᱟᱦᱟᱸ ᱫᱚ ᱯᱞᱮ ᱥᱴᱳᱨ ᱨᱮᱫᱚ ᱚᱱᱟ ᱫᱚ ᱵᱟᱝ ᱧᱟᱯᱟᱢᱟ ᱚᱱᱟ ᱠᱷᱟᱹᱛᱤᱨ ᱛᱮ ᱱᱚᱣᱟ ᱵᱷᱤᱰᱤᱭᱳ ᱨᱮᱱᱟᱜ ᱰᱤᱥᱠᱨᱤᱯᱥᱮᱱ ᱨᱮ ᱞᱤᱝᱠ ᱛᱟᱦᱮᱱᱟ ᱚᱸᱰᱮ ᱠᱷᱚᱱ ᱯᱮ ᱰᱟᱣᱩᱱᱞᱳᱰ ᱫᱟᱲᱮᱭᱟᱜᱼᱟ ᱛᱚ ᱚᱱᱟ ᱮᱯᱞᱤᱠᱮᱥᱚᱱ ᱤᱱᱥᱴᱚᱞ ᱠᱟᱛᱮᱫ ᱟᱵᱚ ᱠᱤᱪᱷᱩ ᱥᱮᱴᱤᱝ ᱪᱮᱧᱡᱽ ᱞᱟᱜᱟᱣ ᱵᱚᱱᱟ ᱛᱟᱨᱯᱚᱨ ᱵᱚᱱ ᱚᱞ ᱫᱟᱲᱮᱭᱟᱜᱼᱟ ᱚᱱᱟ ᱠᱷᱟᱹᱛᱤᱨ ᱛᱮ ᱟᱵᱚ ᱮᱯᱞᱤᱠᱮᱥᱚᱱ ᱨᱮᱱ ᱵᱚᱱ ᱳᱯᱮᱱ ᱞᱟᱜᱟᱣ ᱵᱚᱱᱟ ᱛᱚ ᱮᱯᱞᱤᱠᱮᱥᱚᱱ ᱤᱧ ᱯᱟᱸᱡᱟ ᱧᱟᱢ ᱮᱫᱟ ᱛᱚ ᱚᱱᱟ ᱮᱯᱞᱤᱠᱮᱥᱚᱱ ᱨᱮᱱᱟᱜ ᱧᱩᱛᱩᱢ ᱫᱚ ᱦᱩᱭᱩᱜ ᱠᱟᱱᱟ ᱢᱟᱞᱴᱤᱞᱤᱝᱠ ᱠᱤᱵᱳᱨᱰ ᱛᱚ ᱮᱢ ᱫᱤᱭᱮ ᱡᱚᱠᱷᱚᱱ ᱮᱛᱚᱦᱚᱵ ᱠᱟᱱᱟ ᱛᱟᱦᱚᱞᱮ ᱮᱢ ᱨᱮᱜᱮ ᱵᱚᱱ ᱧᱮᱞᱟ ᱮᱢ ᱮᱱ ᱳ ᱯᱤ ᱛᱚ ᱧᱮᱞ ᱮᱫᱟ ᱯᱮ ᱱᱚᱜᱼᱚᱭ ᱢᱟᱞᱴᱤᱞᱤᱝ ᱠᱤᱵᱳᱨᱰ ᱱᱚᱣᱟ ᱤᱱᱥᱴᱚᱞ ᱦᱩᱭ ᱞᱮᱱᱠᱷᱟᱱ ᱳᱯᱮᱱ ᱟᱯᱮ ᱳᱯᱮᱱ ᱠᱟᱛᱮ ᱡᱟᱦᱟᱸ ᱛᱤᱱᱟᱹᱜ ᱯᱟᱨᱢᱤᱥᱚᱱᱮ ᱠᱷᱚᱡᱟ ᱡᱚᱛᱚ ᱯᱮ ᱮᱞᱟᱣᱟ ᱢᱟᱱᱮ ᱱᱚᱣᱟ ᱠᱚᱯᱮ ᱚᱱ ᱠᱟᱜᱼᱟ ᱛᱟᱨᱯᱚᱨ ᱠᱚᱱᱴᱤᱱᱤᱭᱩ ᱨᱮ ᱠᱞᱤᱠ ᱛᱟᱨᱯᱚᱨ ᱳᱠᱮ ᱤᱱᱟᱵᱮᱞ ᱢᱚᱱᱤᱴᱚᱨᱤᱝ ᱱᱚᱣᱟ ᱠᱤᱵᱳᱨᱰ ᱢᱟᱱᱮ ᱪᱟᱹᱞᱩ ᱞᱟᱹᱜᱤᱫ ᱛᱮ ᱟᱵᱚ ᱵᱟᱨᱭᱟ ᱥᱮᱴᱤᱝ ᱪᱟᱹᱞᱩ ᱞᱟᱜᱟᱣ ᱵᱚᱱᱟ ᱚᱱᱟ ᱠᱷᱟᱹᱛᱤᱨ ᱛᱮ ᱤᱱᱟᱵᱮᱞ ᱢᱚᱱᱤᱴᱚᱨᱤᱝ ᱨᱮ ᱠᱞᱤᱠ ᱛᱟᱨᱯᱚᱨ ᱱᱚᱰᱮ ᱚᱱᱟ ᱡᱟᱦᱟᱸ ᱧᱩᱛᱩᱢ ᱱᱚᱣᱟ ᱠᱤᱵᱳᱨᱰ ᱨᱮᱱᱟᱜ ᱛᱚ ᱚᱱᱟ ᱨᱮᱱᱟᱜ ᱧᱩᱛᱩᱢ ᱦᱩᱭᱩᱜ ᱠᱟᱱᱟ ᱢᱟᱞᱴᱤᱞᱤᱝ ᱠᱤᱵᱳᱨᱰ ᱛᱚ ᱧᱮᱞ ᱫᱟᱯᱮ ᱚᱱ ᱜᱮᱭᱟ ᱛᱟᱨᱯᱚᱨ ᱥᱮᱴᱤᱝ ᱨᱮ ᱠᱞᱤᱠ ᱛᱟᱨᱯᱚᱨ ᱟᱨᱤᱧ ᱵᱮᱠ ᱮᱫᱟ ᱛᱟᱨᱯᱚᱨ ᱫᱚᱥᱟᱨ ᱢᱤᱴᱤᱝ ᱥᱩᱭᱤᱪ ᱴᱩ ᱟᱭ ᱮᱢ ᱛᱚ ᱱᱚᱣᱟ ᱠᱤᱵᱳᱨᱰ ᱛᱮ ᱚᱞ ᱞᱟᱹᱜᱤᱫ ᱛᱮ ᱟᱵᱚ ᱱᱚᱣᱟ ᱥᱤᱞᱮᱠᱴ ᱞᱟᱜᱟᱣ ᱵᱚᱱᱟ ᱫᱩ ᱱᱟᱢᱵᱟᱨ ᱡᱟᱦᱟᱸ ᱥᱩᱭᱤᱪ ᱟᱭ ᱮᱢ ᱤ ᱴᱩ ᱢᱟᱞᱴᱤ ᱞᱤᱝᱠ ᱛᱚ ᱠᱞᱤᱠ ᱠᱤᱫᱟᱹᱧ ᱛᱟᱨᱯᱚᱨ ᱧᱮᱞ ᱮᱫᱟᱯᱮ ᱱᱚᱣᱟ ᱠᱤᱵᱳᱨᱰ ᱛᱮ ᱱᱤᱛᱚᱜ ᱫᱚ ᱚᱞᱚᱜᱼᱟ ᱢᱟᱞᱴᱤ ᱞᱤᱝᱠ ᱠᱤᱵᱳᱨᱰ ᱛᱟᱨᱯᱚᱨ ᱡᱮᱦᱮᱛᱩ ᱵᱟᱝᱞᱟ ᱛᱮᱵᱚᱱ ᱚᱞᱟ ᱚᱱᱟ ᱠᱷᱟᱹᱛᱤᱨ ᱛᱮ ᱤᱱᱟᱵᱮᱞ ᱞᱮᱝᱜᱩᱭᱮᱡᱽ ᱨᱮ ᱠᱞᱤᱠ ᱦᱩᱭᱩᱜ ᱛᱟᱵᱚᱱᱟ ᱛᱟᱨᱯᱚᱨ ᱱᱚᱰᱮ ᱵᱟᱝᱞᱟ ᱥᱤᱞᱮᱠᱴ ᱦᱩᱭᱩᱜ ᱛᱟᱵᱚᱱᱟ ᱛᱚ ᱪᱚᱞᱚ ᱵᱟᱝᱞᱟᱧ ᱧᱮᱞ ᱞᱮᱜᱮ ᱛᱚ ᱞᱟᱛᱟᱨ ᱥᱮᱫ ᱯᱮ ᱪᱟᱞᱟᱜᱼᱟ ᱵᱟᱝᱞᱟ ᱵᱷᱳᱡᱽᱯᱩᱨᱤ ᱥᱚᱝᱥᱠᱨᱤᱛ ᱧᱮᱞ ᱮᱫᱟᱯᱮ ᱵᱟᱝᱞᱟ ᱵᱟᱝᱞᱟ ᱨᱮᱧ ᱴᱤᱠ ᱮᱫᱟ ᱛᱟᱨᱯᱚᱨ ᱵᱮᱠ ᱨᱮ ᱦᱤᱡᱩᱜ ᱯᱮ ᱛᱟᱨᱯᱚᱨ ᱱᱤᱛᱚᱜ ᱫᱚᱵᱚᱱ ᱚᱞ ᱞᱮᱜᱟᱭᱟ ᱚᱱᱟ ᱠᱷᱟᱹᱛᱤᱨ ᱛᱮ ᱴᱮᱠᱥᱴ ᱤᱴ ᱦᱮᱭᱟᱨ ᱱᱚᱣᱟᱨᱮ ᱠᱞᱤᱠ ᱛᱟᱨᱯᱚᱨ ᱴᱮᱠᱥᱴ ᱤᱴ ᱦᱮᱭᱟᱨ ᱨᱮ ᱠᱞᱤᱠ ᱛᱟᱨᱯᱚᱨ ᱱᱚᱰᱮ ᱥᱤᱞᱮᱠᱴ ᱤᱝᱞᱤᱥ ᱱᱚᱣᱟ ᱵᱚᱱ ᱞᱮᱸᱜᱟ ᱥᱮᱫ ᱠᱷᱚᱱ ᱡᱚᱡᱚᱢ ᱵᱟᱠᱷᱟᱱ ᱡᱚᱡᱚᱢ ᱥᱮᱫ ᱠᱷᱚᱱ ᱵᱚᱱ ᱞᱮᱸᱜᱟ ᱫᱟᱲᱮᱭᱟᱜᱼᱟ ᱛᱚ ᱧᱮᱞ ᱫᱟᱯᱮ ᱵᱟᱝᱞᱟ ᱦᱮᱡ ᱮᱱᱟ ᱛᱚ ᱱᱤᱛᱚᱜ ᱵᱚᱱ ᱚᱞᱟ ᱡᱮᱢᱚᱱ ᱠᱩᱱᱟᱹᱢᱤᱧ ᱚᱞ ᱮᱫᱟ ᱠᱚ ᱨᱟᱹᱥᱩ ᱫᱚᱱᱛᱚ ᱱᱚ ᱛᱚ ᱟᱹ ᱵᱚᱱ ᱚᱞᱟ ᱠᱩᱱᱟᱹᱢᱤ ᱡᱚᱠᱷᱚᱱ ᱛᱟᱦᱚᱞᱮ ᱮᱠ ᱨᱮ ᱞᱟᱹᱭᱤᱱ ᱛᱷᱤᱨ ᱠᱟᱜ ᱞᱟᱜᱟᱣ ᱵᱚᱱᱟ ᱛᱟᱨᱯᱚᱨ ᱯᱮ ᱧᱮᱞ ᱮᱫᱟ ᱱᱚᱜᱼᱚᱭ ᱱᱚᱣᱟᱴᱟᱜ ᱟᱹ ᱟᱹ ᱨᱮ ᱤᱫᱤ ᱠᱟᱛᱮᱫ ᱟᱲᱟᱜ ᱠᱟᱛᱮᱫ ᱟᱨᱚ ᱢᱚ ᱛᱟᱨᱯᱚᱨ ᱨᱚᱥᱮ ᱟᱨ ᱢᱤᱫ ᱫᱷᱟᱣ ᱤᱧ ᱞᱟᱹᱭᱮᱫᱟ ᱮᱠ ᱨᱮ ᱞᱤᱱ ᱛᱷᱤᱨ ᱯᱮ ᱛᱟᱨᱯᱚᱨ ᱯᱮ ᱧᱮᱞ ᱮᱫᱟ ᱪᱚᱱᱫᱨᱚ ᱵᱤᱱᱫᱩ ᱠᱷᱚᱱ ᱡᱚᱡᱚᱢ ᱫᱷᱟᱨᱮ ᱨᱮ ᱱᱚᱣᱟ ᱱᱚᱣᱟ ᱨᱮ ᱤᱫᱤ ᱠᱟᱛᱮᱫ ᱟᱲᱟᱜ ᱠᱟᱜ ᱯᱮ ᱛᱚ ᱱᱤᱝᱠᱟᱹ ᱠᱟᱛᱮᱫ ᱟᱵᱚ ᱵᱚᱱ ᱚᱞ ᱫᱟᱲᱮᱭᱟᱜᱼᱟ ᱟᱨᱚ ᱢᱤᱫᱴᱮᱱ ᱤᱧ ᱚᱞ ᱮᱫᱟ ᱨᱟᱹᱥᱠᱟᱹ ᱛᱚ ᱨᱟᱹᱥᱠᱟᱹᱜ ᱞᱟᱹᱜᱤᱫ ᱛᱮ ᱠᱞᱤᱠ ᱨᱚ ᱳᱠᱮ ᱨᱟᱹᱥᱠᱟᱹ ᱫᱚᱱᱛᱚᱥᱚ ᱡᱩᱠᱛᱚ ᱵᱚᱨᱱᱚ ᱚᱞ ᱞᱟᱹᱜᱤᱫ ᱛᱮ ᱫᱚᱱᱛᱚᱥᱚ ᱛᱟᱨᱯᱚᱨ ᱦᱚᱥᱚᱱᱛᱚ ᱛᱟᱨᱯᱚᱨ ᱠᱚ ᱛᱟᱨᱯᱚᱨ ᱟᱹ ᱱᱚᱸᱰᱮ ᱫᱚ ᱟᱯᱮ ᱱᱤᱝᱠᱟᱹ ᱠᱟᱛᱮᱫ ᱚᱞ ᱦᱩᱭᱩᱜᱼᱟ ᱛᱚ ᱟᱨ ᱢᱤᱫ ᱫᱷᱟᱣᱤᱧ ᱞᱟᱹᱭᱟᱯᱮ ᱠᱟᱱᱟ ᱱᱚᱝᱠᱟ ᱡᱩᱠᱛᱚ ᱵᱚᱨᱱᱚ ᱚᱞ ᱞᱟᱹᱜᱤᱫ ᱛᱮ ᱡᱩᱫᱤ ᱟᱯᱮ ᱚᱱᱫᱷᱨᱚ ᱯᱮ ᱚᱞᱟ ᱚᱱᱫᱷᱨᱚ ᱪᱮᱫ ᱞᱮᱠᱟᱛᱮ ᱚᱞ ᱦᱩᱭᱩᱜᱼᱟ ᱛᱚ ᱚᱱᱟ ᱠᱷᱟᱹᱛᱤᱨ ᱛᱮ ᱚ ᱚᱞ ᱞᱟᱜᱟᱣ ᱵᱚᱱᱟ ᱛᱚ ᱞᱤᱱ ᱛᱷᱤᱨ ᱠᱟᱹᱫᱟᱹᱧ ᱚ ᱦᱩᱭᱱᱟ ᱛᱟᱨᱯᱚᱨ ᱫᱚ ᱚᱱ ᱫᱚᱱᱛᱚ ᱱᱚ ᱛᱟᱨᱯᱚᱨ ᱫᱷᱨᱚ ᱚᱱᱟ ᱠᱷᱟᱹᱛᱤᱨ ᱛᱮ ᱢᱤᱫ ᱥᱚᱸᱜᱮ ᱛᱮ ᱚᱞ ᱞᱟᱹᱜᱤᱫ ᱛᱮ ᱡᱩᱠᱛᱚ ᱵᱚᱨᱱᱚ ᱚᱞ ᱞᱟᱹᱜᱤᱫ ᱛᱮ ᱦᱚᱥᱚᱱᱛᱚ ᱛᱟᱨᱯᱚᱨ ᱫᱷᱚ ᱚᱱ ᱫᱷᱚ ᱚᱱᱠᱟ ᱦᱩᱭᱩᱜ ᱠᱟᱱᱟ ᱚᱱᱟ ᱠᱷᱟᱹᱛᱤᱨ ᱛᱮ ᱞᱚᱝ ᱠᱞᱤᱠ ᱫᱷᱚ ᱦᱩᱭᱱᱟ ᱛᱟᱨᱯᱚᱨ ᱟᱨᱚ ᱦᱚᱥᱚᱱᱛᱚ ᱛᱟᱨᱯᱚᱨ ᱨᱚ ᱱᱤᱝᱠᱟᱹ ᱠᱟᱛᱮᱫ ᱟᱵᱚ ᱡᱩᱠᱛᱚ ᱵᱚᱨᱱᱚ ᱵᱚᱱ ᱚᱞ ᱫᱟᱲᱮᱭᱟᱜᱼᱟ ᱛᱚ ᱟᱨᱚ ᱡᱩᱫᱤ ᱱᱚᱝᱠᱟ ᱪᱮᱫ ᱠᱚ ᱵᱟᱯᱮ ᱡᱮᱢᱚᱱ ᱚᱠᱠᱷᱚ ᱪᱮᱫ ᱞᱮᱠᱟᱛᱮᱢ ᱚᱞᱟ ᱚᱱᱟᱧ ᱩᱫᱩᱜ ᱟᱯᱮ ᱠᱟᱱᱟ ᱚᱠᱠᱷᱚ ᱚᱞ ᱞᱟᱹᱜᱤᱫ ᱛᱮ ᱞᱟᱦᱟᱛᱮ ᱠᱚ ᱛᱟᱨᱯᱚᱨ ᱦᱚᱥᱚᱱᱛᱚ ᱛᱟᱨᱯᱚᱨ ᱯᱮᱴ ᱠᱟᱴᱟ ᱢᱚᱫᱽᱫᱷᱚ ᱱᱚᱥᱥᱚ ᱛᱚᱵᱮ ᱠᱷᱟᱡ ᱜᱮ ᱚᱠᱠᱷᱚ ᱦᱩᱭᱱᱟ ᱱᱤᱝᱠᱟᱹ ᱠᱟᱛᱮ ᱟᱵᱚ ᱵᱚᱱ ᱱᱚᱝᱠᱟ ᱵᱚᱱ ᱚᱞ ᱫᱟᱲᱮᱭᱟᱜᱼᱟ ᱚᱱᱛᱚ ᱡᱩᱫᱤ ᱵᱚᱱ ᱚᱞᱟ ᱥᱮ ᱥᱩᱨᱡᱚ ᱡᱩᱫᱤ ᱵᱚᱱ ᱚᱞᱟ ᱥᱩᱨᱡᱚ ᱛᱟᱦᱚᱞᱮ ᱫᱚᱱᱛᱚ ᱥᱚ ᱨᱚᱥᱥᱚ ᱨᱚ ᱛᱟᱨᱯᱚᱨ ᱥᱟᱱᱛᱚ ᱵᱩᱨᱜᱤ ᱡᱚ ᱛᱟᱨᱯᱚᱨ ᱦᱚᱥᱚᱱᱛᱚ ᱛᱟᱨᱯᱚᱨ ᱟᱨᱚ ᱵᱩᱨᱜᱤ ᱡᱚ ᱥᱩᱨᱡᱚ ᱧᱮᱞ ᱫᱟᱵᱮᱱ ᱚᱸᱰᱮ ᱥᱯᱮᱥ ᱤᱧ ᱮᱢᱟᱜ ᱞᱮᱜᱮ ᱳᱠᱮ ᱥᱯᱮᱥ ᱱᱤᱭᱟᱹ ᱠᱟᱛᱮᱫ ᱟᱵᱚ ᱱᱚᱝᱠᱟ ᱵᱚᱱ ᱚᱞ ᱫᱟᱲᱮᱭᱟᱜᱼᱟ ᱛᱚ ᱟᱨ ᱢᱤᱫ ᱫᱷᱟᱣᱤᱧ ᱩᱫᱩᱜ ᱟᱯᱮ ᱠᱟᱱᱟ ᱡᱮ ᱪᱮᱫ ᱞᱮᱠᱟᱛᱮ ᱚᱞ ᱞᱟᱜᱟᱜᱼᱟ ᱱᱚᱣᱟ ᱮᱠ ᱨᱮ ᱞᱤᱱ ᱛᱷᱤᱨ ᱠᱟᱜ ᱯᱮ ᱛᱚᱵᱮ ᱠᱷᱟᱱ ᱫᱚ ᱱᱤᱝᱠᱟᱹ ᱚᱯᱷᱥᱮᱱ ᱠᱚ ᱦᱤᱡᱩᱜᱼᱟ ᱛᱟᱨᱯᱚᱨ ᱯᱮ ᱧᱮᱞ ᱮᱫᱟ ᱢᱟᱣᱩᱥ ᱡᱟᱦᱟᱸ ᱴᱷᱮᱱ ᱤᱫᱤ ᱠᱮᱫᱟ ᱱᱚᱜᱼᱚᱭ ᱱᱚᱣᱟᱴᱟᱜ ᱱᱚᱣᱟᱴᱟᱜ ᱠᱟᱱᱟ ᱛᱚ ᱞᱟᱛᱟᱨ ᱥᱮᱫ ᱟᱵᱚ ᱛᱤ ᱫᱚ ᱫᱚᱦᱚ ᱞᱟᱜᱟᱣ ᱵᱚᱱᱟ ᱧᱮᱞ ᱫᱟᱯᱮ ᱥᱤᱞᱮᱠᱴ ᱠᱟᱱᱟ ᱟᱹ ᱨᱮ ᱛᱚ ᱱᱤᱛᱚᱜ ᱥᱤᱞᱮᱠᱴ ᱠᱟᱱ ᱥᱮ ᱟᱲᱟᱜ ᱠᱟᱜ ᱞᱟᱜᱟᱣ ᱵᱚᱱᱟ ᱛᱚᱵᱮ ᱠᱷᱟᱱ ᱜᱮ ᱚᱞᱚᱜᱼᱟ ᱛᱚ ᱡᱟᱹᱱᱤᱡ ᱠᱷᱟᱱ ᱯᱮ ᱥᱮᱬᱟ ᱠᱮᱫᱟ ᱱᱚᱝᱠᱟ ᱜᱮ ᱟᱨᱚ ᱱᱟᱣᱟ ᱱᱟᱣᱟ ᱵᱷᱤᱰᱭᱳ ᱟᱹᱜᱩ ᱠᱟᱛᱮᱫ ᱤᱧ ᱦᱤᱡᱩᱜᱼᱟ ᱛᱚ ᱢᱟ ᱛᱟᱦᱚᱞᱮ ᱡᱚᱦᱟᱨ ᱜᱮ ᱵᱷᱤᱰᱭᱳ ᱫᱚ ᱱᱚᱰᱮ ᱜᱤᱧ ᱢᱩᱪᱟᱹᱫ ᱮᱫᱟ ᱵᱟᱭᱤᱠ ᱨᱤᱧ ᱦᱤᱡᱩᱜ ᱠᱟᱱᱟ ᱛᱚ ᱯᱷᱳᱱ ᱥᱮᱴᱤᱝ ᱢᱟᱱᱮ ᱠᱤᱵᱳᱨᱰ ᱥᱮᱴᱤᱝ ᱨᱮ ᱡᱩᱫᱤ ᱮᱴᱠᱮᱴᱚᱬᱮ ᱦᱩᱭᱩᱜ ᱛᱟᱯᱮᱭᱟ ᱠᱚᱱᱴᱟᱠᱴ ᱫᱟᱲᱮᱭᱟᱜᱼᱟ ᱯᱮ ᱤᱧ ᱟᱨᱚ ᱵᱷᱤᱰᱭᱳ ᱵᱮᱱᱟᱣ ᱠᱟᱛᱮᱫ ᱤᱧ ᱠᱩᱞ ᱟᱯᱮᱭᱟ ᱯᱟᱨᱥᱳᱱᱟᱞ ᱵᱷᱟᱵᱽᱛᱮ ᱚᱱᱠᱟ ᱠᱟᱛᱮᱫ ᱯᱮ ᱥᱮᱴᱤᱝ ᱫᱟᱲᱮᱭᱟᱜᱼᱟ ᱛᱚ ᱥᱮᱴ ᱠᱟᱱᱟ ᱟᱵᱚᱣᱟᱜ ᱠᱤᱵᱳᱨᱰ ᱡᱩᱫᱤ ᱯᱮ ᱧᱮᱞᱟ ᱤᱧ ᱳᱯᱮᱱ ᱫᱟ ᱱᱳᱴ ᱯᱮᱰ ᱟᱨ ᱢᱤᱫ ᱫᱷᱟᱣ ᱤᱧ ᱩᱫᱩᱜ ᱟᱯᱮ ᱞᱮᱜᱮ ᱧᱮᱞ ᱫᱟᱯᱮ ᱯᱞᱟᱥ ᱨᱮ ᱱᱚᱰᱮ ᱡᱩᱫᱤ ᱟᱨᱚ ᱠᱳᱱᱳ ᱵᱚᱱ ᱚᱞᱟ ᱠᱚᱭᱨᱚᱥᱩ ᱧᱮᱞ ᱫᱟᱯᱮ ᱫᱚᱱᱛᱚᱱᱱᱚ ᱟᱹ ᱡᱚᱠᱷᱚᱱ ᱠᱩᱱᱟᱹ ᱟᱹ ᱟᱹ ᱩᱪᱪᱟᱨᱚᱱᱚᱜ ᱠᱟᱱᱟ ᱚᱱᱟ ᱠᱷᱟᱹᱛᱤᱨ ᱮᱠ ᱞᱤᱧ ᱛᱷᱤᱨ ᱠᱟᱫᱟ ᱛᱟᱨᱯᱚᱨ ᱟᱹᱨᱤᱧ ᱤᱫᱤ ᱠᱮᱫᱟ ᱟᱲᱟᱜ ᱠᱤᱫᱟᱹᱧ ᱢᱚ ᱟᱨ ᱨᱚᱥᱮ ᱧᱮᱞ ᱠᱟᱛᱮ ᱠᱩᱱᱟᱹᱢᱤ ᱚᱞ ᱦᱩᱭᱱᱟ ᱟᱨᱚᱧ ᱚᱞᱫᱟ ᱥᱯᱮᱥ ᱠᱟᱛᱮ ᱨᱟᱹᱥᱠᱟᱹ ᱨᱚ ᱫᱚᱱᱛᱚ ᱥᱚ ᱵᱚᱥᱚᱱᱛᱚ ᱟᱠᱚ ᱨᱟᱹᱥᱠᱟᱹ ᱱᱚᱝᱠᱟ ᱠᱟᱛᱮ ᱟᱵᱚ ᱵᱚᱱ ᱟᱹ ᱵᱚᱱ ᱚᱞ ᱫᱟᱲᱮᱭᱟᱜᱼᱟ ᱛᱚ ᱵᱷᱤᱰᱤᱭᱳ ᱟᱹᱰᱤ ᱢᱟᱨᱟᱝ ᱡᱮᱞᱮᱧᱚᱜ ᱠᱟᱱᱟ ᱚᱱᱟ ᱠᱷᱟᱹᱛᱤᱨ ᱛᱮ ᱵᱷᱤᱰᱤᱭᱳ ᱵᱟᱹᱧ ᱢᱟᱨᱟᱝ ᱮᱫᱟ ᱱᱚᱰᱮ ᱜᱮ ᱵᱷᱤᱰᱤᱭᱳᱧ ᱢᱩᱪᱟᱹᱫ ᱮᱫᱟ ᱥᱮᱧ ᱵᱚᱱᱫᱚᱭᱮᱫᱟ ᱢᱟ ᱛᱟᱦᱚᱞᱮ ᱡᱚᱦᱟᱨ ᱜᱮ